ᱡᱚᱦᱟᱨ ᱜᱮ ᱱᱤᱭᱟᱹ ᱱᱟᱣᱟ ᱦᱩᱫᱤᱥ ᱟᱹᱫᱤᱵᱟᱹᱥᱤ ᱪᱮᱱᱮᱞ ᱨᱮ ᱱᱤᱛᱚᱜ ᱫᱚᱧ ᱦᱮᱡ ᱟᱠᱟᱱᱟ ᱵᱤᱴᱞᱟ ᱟᱛᱳ ᱟᱨ ᱱᱚᱰᱮ ᱢᱤᱫᱴᱮᱱ ᱵᱤᱫᱩ ᱪᱟᱸᱫᱟᱱ ᱨᱮᱱᱟᱜ ᱵᱚᱸᱜᱟ ᱵᱩᱨᱩ ᱦᱩᱭᱩᱜ ᱠᱟᱱᱟ ᱟᱨ ᱱᱚᱰᱮ ᱜᱮ ᱵᱤᱫᱩ ᱪᱟᱸᱫᱟᱱ ᱚᱠᱚᱭ ᱠᱟᱱᱟᱭ ᱟᱨ ᱵᱤᱫᱩ ᱪᱟᱸᱫᱟᱱ ᱪᱮᱫ ᱞᱟᱹᱜᱤᱫ ᱯᱩᱡᱟᱹᱣᱟᱭ ᱠᱟᱱᱟ ᱟᱨ ᱚᱠᱟ ᱠᱷᱚᱱ ᱦᱮᱡ ᱟᱠᱟᱱᱟ ᱩᱱᱤᱭᱟᱜ ᱡᱚᱛᱚ ᱡᱟᱱᱠᱟᱨᱤ ᱱᱚᱰᱮ ᱵᱚᱱ ᱵᱩᱡᱷᱟᱹᱣᱟ ᱱᱤᱭᱟᱹ ᱤᱭᱩᱴᱩᱵᱽ ᱢᱟᱫᱽᱫᱷᱚᱢ ᱛᱮ ᱟᱵᱚ ᱫᱤᱥᱚᱢ ᱦᱚᱲ ᱨᱮᱵᱚᱱ ᱞᱟᱹᱭ ᱟᱠᱚᱣᱟ ᱟᱨ ᱚᱠᱚᱭ ᱠᱚ ᱵᱟᱠᱚ ᱵᱟᱲᱟᱭᱟ ᱛᱮᱦᱮᱧ ᱫᱚ ᱡᱚᱛᱚ ᱵᱚᱱ ᱱᱤᱭᱟᱹ ᱵᱤᱫᱩ ᱪᱟᱸᱫᱟᱱ ᱯᱩᱡᱟᱹ ᱵᱟᱨᱮᱛᱮ ᱡᱚᱛᱚ ᱚᱞ ᱴᱳᱴᱟᱞ ᱵᱚᱱ ᱵᱟᱰᱟᱭᱟ ᱟᱨ ᱱᱤᱭᱟᱹ ᱥᱩᱨᱩ ᱠᱷᱚᱡ ᱢᱩᱪᱟᱹᱫ ᱦᱟᱹᱵᱤᱡ ᱧᱮᱞ ᱛᱟᱵᱚᱱ ᱯᱮ ᱟᱨ ᱱᱚᱜᱼᱚᱭ ᱱᱚᱰᱮ ᱫᱚ ᱵᱚᱸᱜᱟ ᱵᱩᱨᱩ ᱦᱩᱭᱩᱜ ᱠᱟᱱᱟ ᱟᱨ ᱢᱟᱱᱚᱛᱟᱛ ᱜᱚᱢᱠᱮ ᱢᱮᱱᱟᱭᱟ ᱚᱠᱟ ᱥᱮᱫ ᱱᱟᱭ ᱱᱟᱥᱮ ᱵᱚᱞᱟᱣ ᱯᱮ ᱟᱨ ᱱᱚᱰᱮ ᱟᱵᱚ ᱥᱟᱶᱛᱮ ᱡᱚᱲᱟᱣ ᱟᱠᱟᱱ ᱟᱹᱰᱤ ᱡᱤᱞᱤᱧ ᱵᱤᱱᱤᱭᱟᱞ ᱠᱷᱚᱱ ᱦᱮᱡ ᱟᱠᱟᱱᱟ ᱨᱟᱢᱮᱥ ᱢᱩᱨᱢᱩ ᱜᱚᱢᱠᱮ ᱟᱨ ᱱᱩᱭ ᱜᱮ ᱱᱤᱭᱟᱹ ᱡᱚ ᱵᱤᱫᱩ ᱪᱟᱸᱫᱟᱱ ᱨᱮᱱᱟᱜ ᱯᱩᱨᱟᱹ ᱦᱤᱥᱴᱨᱤ ᱞᱟᱹᱭ ᱟᱵᱚᱱᱟ ᱪᱮᱫ ᱠᱷᱚᱱ ᱚᱠᱟ ᱠᱷᱚᱱ ᱦᱮᱡ ᱟᱠᱟᱱᱟ ᱚᱠᱟ ᱠᱷᱚᱱ ᱵᱟᱝ ᱦᱮᱡ ᱟᱠᱟᱱᱟ ᱟᱨ ᱡᱟᱹᱨᱩᱨᱤ ᱠᱟᱱᱟ ᱥᱮ ᱵᱟᱝ ᱠᱟᱱᱟ ᱡᱚᱛᱚ ᱱᱤᱭᱟᱹ ᱛᱮᱵᱚᱱ ᱜᱟᱞᱢᱟᱨᱟᱣᱟ ᱟᱨ ᱟᱜᱮ ᱵᱚᱱ ᱟᱸᱡᱚᱢᱟ ᱟᱨ ᱵᱟᱹᱭ ᱵᱟᱹᱭᱛᱮ ᱱᱤᱭᱟᱹ ᱟᱵᱚ ᱵᱚᱱ ᱟᱜᱮ ᱵᱚᱱ ᱧᱮᱞ ᱤᱫᱤᱭᱟ ᱵᱚᱞᱮ ᱟᱵᱚᱣᱟᱜ ᱥᱚᱢᱟᱡᱽ ᱪᱮᱫ ᱞᱮᱠᱟᱛᱮ ᱟᱜᱮ ᱵᱟᱲᱦᱟᱜ ᱛᱟᱵᱚᱱᱟ ᱵᱤᱫᱩ ᱪᱟᱸᱫᱟᱱ ᱥᱚᱸᱜᱮ ᱥᱚᱸᱜᱮ ᱛᱮᱵᱚᱱ ᱟᱜᱮ ᱵᱚᱱ ᱵᱟᱲᱦᱟᱣ ᱪᱟᱞᱟᱜᱼᱟ ᱫᱮᱞᱟ ᱢᱤᱫ ᱵᱟᱨ ᱠᱟᱛᱷᱟ ᱵᱚᱱ ᱠᱩᱞᱤᱭᱮᱭᱟ ᱱᱤᱭᱟᱹ ᱵᱤᱫᱩ ᱪᱟᱸᱫᱟᱱ ᱚᱠᱟ ᱠᱚ ᱦᱮᱡ ᱮᱱᱟ ᱦᱮᱸ ᱜᱚᱢᱠᱮ ᱞᱟᱦᱟ ᱟᱢᱟᱜ ᱧᱩᱛᱩᱢ ᱞᱟᱹᱭ ᱛᱟᱢ ᱤᱧᱟᱹᱜ ᱧᱩᱛᱩᱢ ᱫᱚ ᱨᱟᱢᱮᱥ ᱢᱩᱨᱢᱩ ᱟᱛᱳ ᱵᱷᱤᱱᱤᱭᱟᱹᱞ ᱛᱷᱟᱱᱟ ᱵᱟᱨᱞᱟᱢᱯᱩᱨ ᱡᱮᱞᱟ ᱠᱟᱴᱤᱦᱟᱨ ᱟᱹᱰᱤ ᱱᱟᱯᱟᱭ ᱠᱟᱛᱷᱟ ᱦᱮᱸ ᱛᱚ ᱱᱤᱭᱟᱹ ᱦᱮᱡ ᱟᱠᱟᱱ ᱱᱤᱭᱟᱹ ᱪᱮᱫ ᱨᱮᱱᱟᱜ ᱵᱚᱸᱜᱟ ᱵᱩᱨᱩ ᱦᱩᱭᱩᱜ ᱠᱟᱱᱟ ᱱᱚᱣᱟ ᱫᱚ ᱵᱤᱫᱩ ᱪᱚᱱᱫᱚᱱᱟᱜ ᱵᱚᱸᱜᱟ ᱵᱩᱨᱩ ᱦᱩᱭᱩᱜ ᱠᱟᱱᱟ ᱟᱫᱚ ᱱᱩᱠᱤᱱ ᱵᱟᱨᱭᱟ ᱵᱚᱸᱜᱟ ᱵᱤᱫᱩ ᱟᱨ ᱪᱚᱱᱫᱚᱱ ᱱᱩᱠᱤᱱ ᱚᱠᱟ ᱠᱷᱚᱡ ᱛᱤᱥ ᱠᱷᱚᱡ ᱚᱠᱚᱭ ᱯᱩᱡᱟᱹ ᱟᱹᱜᱩ ᱟᱠᱟᱫ ᱠᱤᱱᱟᱹ ᱟᱨ ᱪᱤᱞᱤ ᱨᱮᱱ ᱵᱚᱸᱜᱟ ᱵᱩᱨᱩ ᱠᱟᱱᱟ ᱠᱚ ᱱᱚᱣᱟ ᱠᱟᱛᱷᱟᱧ ᱞᱟᱹᱭ ᱯᱟᱥᱱᱟᱣ ᱮᱫᱟ ᱦᱮᱸ ᱟᱹᱰᱤ ᱵᱟᱹᱲᱤᱡ ᱠᱟᱛᱷᱟ ᱵᱤᱫᱩ ᱪᱚᱱᱫᱚᱱ ᱫᱚ ᱯᱚᱱᱰᱤᱛ ᱨᱚᱜᱷᱩᱱᱟᱛᱷ ᱢᱩᱨᱢᱩ ᱚᱞ ᱜᱩᱨᱩ ᱜᱚᱢᱠᱮ ᱩᱲᱤᱥᱥᱟ ᱰᱟᱦᱟᱨᱰᱤ ᱟᱛᱳ ᱨᱮᱱᱮ ᱛᱟᱦᱮᱸ ᱠᱟᱱᱟ ᱩᱱᱤ ᱫᱚ ᱚᱱᱟ ᱵᱨᱤᱴᱤᱥ ᱴᱟᱭᱤᱢ ᱨᱮ ᱵᱨᱤᱴᱤᱥᱟᱜ ᱟᱢᱚᱞ ᱨᱮ ᱟᱨ ᱟᱨ ᱱᱩᱠᱩ ᱩᱲᱤᱥᱥᱟ ᱠᱷᱚᱡ ᱩᱲᱤᱭᱟᱹ ᱵᱷᱟᱥᱟ ᱛᱮ ᱚᱞᱚᱜ ᱯᱟᱲᱦᱟᱜ ᱨᱮ ᱥᱤᱠᱷᱱᱟᱹᱛ ᱞᱮᱱᱟ ᱟᱫᱚ ᱩᱱᱤ ᱫᱚ ᱱᱚᱣᱟ ᱫᱤᱠᱟᱹᱛᱮ ᱟᱹᱭᱠᱟᱹᱣ ᱮᱫᱟ ᱛᱟᱦᱮᱸᱫ ᱱᱩᱠᱩ ᱵᱷᱟᱨᱚᱛ ᱫᱤᱥᱚᱢ ᱨᱮᱱ ᱜᱤᱫᱽᱨᱟᱹ ᱮᱴᱟᱜ ᱮᱴᱟᱜ ᱵᱷᱟᱥᱟ ᱛᱮ ᱮᱴᱟᱜ ᱮᱴᱟᱜ ᱜᱚᱜᱚ ᱟᱲᱟᱝ ᱛᱮᱠᱚ ᱯᱟᱲᱦᱟᱜ ᱠᱟᱱ ᱠᱷᱟᱡ ᱜᱤᱫᱽᱨᱟᱹ ᱵᱟᱠᱚ ᱪᱮᱫ ᱫᱟᱲᱮᱭᱟᱛᱟ ᱵᱚᱱ ᱠᱟᱱᱟ ᱚᱱᱟ ᱤᱭᱟᱹᱛᱮ ᱩᱱᱤ ᱫᱚ ᱱᱚᱣᱟ ᱪᱤᱱᱛᱟᱹᱭ ᱫᱚᱦᱚ ᱠᱮᱫᱟ ᱡᱮ ᱱᱩᱠᱩ ᱜᱤᱫᱽᱨᱟᱹ ᱪᱮᱠᱟ ᱛᱮᱠᱚ ᱚᱞᱚᱜ ᱯᱟᱲᱦᱟᱜ ᱠᱚ ᱪᱮᱫ ᱠᱮᱭᱟ ᱚᱱᱟ ᱤᱭᱟᱹᱛᱮ ᱯᱚᱱᱰᱤᱛ ᱨᱚᱜᱷᱩᱱᱟᱛᱷ ᱢᱩᱨᱢᱩ ᱫᱚ ᱵᱤᱫᱩ ᱪᱚᱱᱫᱚᱱ ᱛᱟᱹᱠᱤᱱ ᱜᱟᱡᱟᱲ ᱨᱮ ᱯᱩᱡᱟᱹ ᱠᱟᱛᱮ ᱩᱱᱠᱤᱱ ᱜᱮ ᱟᱭᱟᱜ ᱚᱱᱛᱚᱨ ᱟᱛᱢᱟ ᱨᱮ ᱫᱚᱦᱚ ᱠᱟᱛᱮ ᱯᱩᱡᱟᱹᱣᱟᱜ ᱠᱤᱱᱟᱹ ᱟᱨ ᱩᱱᱠᱤᱱᱟᱜ ᱫᱟᱭᱟ ᱫᱩᱞᱟᱹᱲ ᱟᱨ ᱟᱥᱤᱨᱵᱟᱫᱽ ᱛᱮ ᱯᱚᱱᱰᱤᱛ ᱨᱚᱜᱷᱩᱱᱟᱛᱷ ᱢᱩᱨᱢᱩ ᱫᱚ ᱩᱲᱤᱭᱟᱹ ᱵᱷᱟᱥᱟ ᱟᱨ ᱵᱷᱟᱥᱟ ᱛᱮᱭ ᱚᱞᱚᱜ ᱯᱟᱲᱦᱟᱜ ᱥᱤᱠᱷᱱᱟᱹᱛ ᱠᱟᱛᱮ ᱤᱱᱟᱹ ᱥᱟᱶ ᱥᱟᱶᱛᱮ ᱥᱟᱱᱛᱟᱞᱤ ᱵᱷᱟᱥᱟ ᱢᱟᱫᱽᱫᱷᱚᱢ ᱛᱮ ᱚᱞ ᱪᱤᱠᱤ ᱞᱤᱯᱤ ᱛᱮ ᱚᱞ ᱪᱤᱠᱤ ᱞᱤᱯᱤ ᱵᱮᱱᱟᱣ ᱠᱮᱫᱟ ᱟᱨ ᱚᱱᱟ ᱵᱮᱱᱟᱣ ᱠᱟᱛᱮ ᱥᱟᱱᱛᱟᱞᱤ ᱵᱷᱟᱥᱟ ᱛᱮ ᱚᱞᱚᱜ ᱯᱟᱲᱦᱟᱜ ᱥᱤᱠᱷᱱᱟᱹᱛ ᱦᱚᱨ ᱨᱮ ᱞᱟᱦᱟ ᱚᱪᱚ ᱠᱚ ᱞᱟᱹᱜᱤᱫ ᱢᱟᱱᱣᱟᱭ ᱠᱩᱨᱩᱢᱩᱴᱩ ᱠᱮᱫᱟ ᱛᱮᱦᱮᱧ ᱪᱟᱸᱫ ᱯᱚᱱᱰᱤᱛ ᱨᱚᱜᱷᱩᱱᱟᱛᱷ ᱢᱩᱨᱢᱩ ᱫᱚ ᱵᱤᱫᱩᱛ ᱪᱚᱱᱫᱚᱱ ᱛᱟᱹᱠᱤᱱᱟᱜ ᱫᱟᱭᱟ ᱫᱩᱞᱟᱹᱲ ᱛᱮᱜᱮ ᱥᱤᱠᱷᱱᱟᱹᱛ ᱮ ᱦᱟᱹᱨ ᱠᱮᱫᱟ ᱟᱨ ᱩᱱᱠᱤᱱ ᱵᱚᱸᱜᱟ ᱜᱮ ᱩᱱᱤ ᱫᱚ ᱜᱮᱭᱟᱱ ᱟᱹᱠᱤᱞ ᱵᱩᱫᱽᱫᱷᱤ ᱜᱮᱭᱟᱱ ᱠᱤᱱ ᱮᱢᱟᱣᱟᱫᱮᱭᱟ ᱚᱱᱟ ᱤᱭᱟᱹᱛᱮ ᱩᱱᱠᱤᱱᱟᱜ ᱥᱮᱵᱟ ᱛᱮᱜᱮ ᱩᱱᱠᱤᱱᱟᱜ ᱯᱨᱟᱨᱛᱷᱚᱱᱟ ᱟᱨ ᱱᱮᱦᱚᱨ ᱛᱮᱜᱮ ᱩᱱ ᱢᱟᱨᱟᱝ ᱜᱮᱭᱟᱱ ᱟᱹᱠᱤᱞ ᱦᱟᱹᱨ ᱠᱟᱛᱮ ᱵᱷᱟᱨᱚᱛ ᱫᱤᱥᱚᱢ ᱨᱮᱱ ᱡᱚᱛᱚ ᱯᱚᱱᱚᱛ ᱨᱮᱱ ᱦᱚᱲ ᱟᱭᱟᱜ ᱜᱮᱭᱟᱱ ᱟᱹᱠᱤᱞ ᱨᱮᱱ ᱵᱚᱸᱜᱟ ᱵᱩᱨᱩᱭ ᱵᱟᱰᱟᱭ ᱦᱚᱪᱚ ᱠᱮᱫ ᱠᱚᱣᱟ ᱡᱮ ᱤᱧ ᱫᱚ ᱱᱩᱠᱤᱱ ᱵᱚᱸᱜᱟ ᱵᱩᱨᱩᱣᱟᱜ ᱫᱟᱭᱟ ᱫᱩᱞᱟᱹᱲ ᱛᱮᱜᱮ ᱱᱚᱜᱼᱚᱭ ᱱᱚᱣᱟ ᱤᱧ ᱫᱚᱧ ᱥᱤᱠᱷᱱᱟᱹᱛ ᱮᱱ ᱛᱟᱵᱚᱱᱟ ᱡᱩᱫᱤ ᱱᱚᱣᱟ ᱛᱮ ᱡᱩᱫᱤ ᱟᱵᱚ ᱵᱚᱱ ᱱᱩᱠᱤᱱ ᱵᱚᱸᱜᱟ ᱵᱩᱨᱩ ᱥᱮᱵᱟ ᱰᱚᱵᱚᱜ ᱠᱟᱛᱮ ᱡᱩᱫᱤ ᱟᱹᱠᱤᱞ ᱜᱮᱭᱟᱱ ᱵᱚᱱ ᱦᱟᱹᱨ ᱠᱷᱟᱱ ᱛᱚ ᱟᱵᱚ ᱦᱚᱸ ᱟᱨ ᱠᱚ ᱡᱟᱹᱛ ᱞᱮᱠᱟ ᱵᱷᱟᱨᱚᱛ ᱫᱤᱥᱚᱢ ᱨᱮᱵᱚᱱ ᱥᱮᱬᱟ ᱫᱟᱲᱮᱭᱟᱜᱼᱟ ᱦᱮᱸ ᱟᱹᱰᱤ ᱱᱟᱯᱟᱭ ᱟᱫᱚ ᱟᱪᱪᱷᱟ ᱦᱮᱸ ᱱᱚᱰᱮ ᱵᱟᱝ ᱱᱤᱭᱟᱹ ᱡᱚ ᱵᱤᱫᱩ ᱪᱚᱱᱫᱚᱱ ᱵᱚᱸᱜᱟ ᱵᱩᱨᱩ ᱢᱮᱱ ᱩᱫᱽᱫᱮᱥᱥᱚ ᱪᱮᱫ ᱠᱟᱱᱟ ᱱᱩᱠᱤᱱᱟᱜ ᱵᱚᱸᱜᱟ ᱵᱩᱨᱩ ᱨᱮᱭᱟᱜ ᱢᱚᱱ ᱤᱭᱟᱹ ᱠᱟᱱᱟ ᱩᱫᱽᱫᱮᱥ ᱫᱚ ᱠᱟᱱᱟ ᱦᱮᱸ। ᱟᱵᱚ ᱟᱹᱫᱤᱵᱟᱹᱥᱤ ᱦᱚᱲ ᱱᱩᱠᱤᱱ ᱥᱮᱵᱟ ᱠᱟᱛᱮᱫ ᱜᱮᱭᱟᱱ ᱟᱹᱠᱤᱞ ᱦᱟᱹᱨ ᱨᱮᱭᱟᱜ ᱢᱩᱞ ᱠᱟᱛᱷᱟ ᱠᱟᱱᱟ ᱦᱮᱸ ᱜᱮᱭᱟᱱ ᱟᱹᱠᱤᱞ ᱱᱩᱠᱤᱱ ᱵᱚᱸᱜᱟ ᱫᱚᱠᱤᱱ ᱮᱢᱟᱣᱟᱵᱚᱱᱟ ᱱᱩᱠᱤᱱ ᱡᱩᱫᱤ ᱯᱩᱡᱟᱹ ᱯᱟᱴ ᱟᱹᱠᱤᱱ ᱠᱷᱟᱡ ᱥᱮᱵᱟ ᱟᱹᱠᱤᱱ ᱠᱷᱟᱡ ᱛᱚ ᱩᱱᱠᱤᱱ ᱫᱚ ᱜᱮᱭᱟᱱ ᱟᱹᱠᱤᱞ ᱟᱵᱚ ᱠᱤᱱ ᱮᱢᱟ ᱟᱵᱚᱱᱟ ᱟᱨ ᱜᱮᱭᱟᱱ ᱟᱹᱠᱤᱞ ᱨᱮᱱ ᱵᱚᱸᱜᱟ ᱛᱮᱫ ᱠᱟᱱ ᱜᱮᱭᱟ ᱠᱤᱱ ᱱᱩᱠᱤᱱ ᱫᱚ ᱱᱩᱠᱤᱱ ᱵᱚᱸᱜᱟ ᱜᱮ ᱯᱚᱱᱰᱤᱛ ᱨᱚᱜᱷᱩᱱᱟᱛᱷ ᱢᱩᱨᱢᱩ ᱫᱚ ᱜᱮᱭᱟᱱ ᱟᱹᱠᱤᱞ ᱠᱤᱱ ᱮᱢ ᱠᱟᱣᱫᱮᱭᱟ ᱟᱹᱰᱤ ᱱᱟᱯᱟᱭ ᱠᱟᱛᱷᱟ ᱡᱮ ᱩᱱᱤ ᱫᱚ ᱟᱹᱰᱤ ᱵᱟᱹᱲᱦᱤ ᱠᱟᱛᱷᱟ ᱢᱟ ᱞᱟᱹᱭ ᱥᱚᱫᱚᱨ ᱠᱮᱫᱟ ᱱᱤᱭᱟᱹ ᱠᱟᱛᱷᱟ ᱨᱮ ᱟᱨ ᱱᱤᱭᱟᱹ ᱥᱟᱨᱱᱟ ᱫᱷᱚᱨᱚᱢ ᱠᱚ ᱢᱮᱱᱫᱟ ᱟᱫᱚᱢ ᱠᱚ ᱟᱵᱚ ᱦᱚᱲ ᱠᱚ ᱢᱮᱱᱫᱟ ᱵᱚᱞᱮ ᱥᱟᱨᱱᱟ ᱫᱷᱚᱨᱚᱢ ᱵᱟᱝ ᱠᱟᱱᱟ ᱟᱪᱪᱷᱟ ᱮᱴᱟᱜ ᱦᱚᱲᱟᱜ ᱠᱟᱱᱟ ᱥᱟᱨᱱᱟ ᱫᱷᱚᱨᱚᱢ ᱫᱚ ᱮᱴᱟᱜ ᱦᱚᱲᱟᱜ ᱠᱟᱱᱟ ᱚᱠᱚᱭ ᱨᱚᱲᱮᱫ ᱠᱷᱟᱡ ᱩᱱᱠᱩᱣᱟᱜ ᱢᱟᱱᱥᱤᱠᱛᱟ ᱫᱚ ᱵᱚᱫᱚᱞ ᱜᱮᱭᱟ ᱱᱚᱣᱟ ᱨᱮᱭᱟᱜ ᱠᱤᱥᱟᱹᱧ ᱞᱟᱹᱭ ᱠᱟᱜ ᱨᱮᱜᱮ ᱟᱵᱚ ᱫᱚ ᱟᱹᱫᱤᱵᱟᱹᱥᱤ ᱠᱟᱱᱟ ᱵᱚᱱ ᱡᱚᱛᱚ ᱡᱟᱹᱛᱤᱭᱟᱜ ᱜᱮ ᱫᱷᱚᱨᱚᱢ ᱢᱮᱱᱟᱜ ᱛᱟᱠᱚᱣᱟ ᱞᱮᱠᱤᱱ ᱱᱤᱛ ᱦᱟᱹᱵᱤᱡ ᱵᱷᱟᱨᱚᱛ ᱫᱤᱥᱚᱢ ᱩᱱᱤᱥᱥᱚ ᱥᱟᱭᱛᱟᱞᱤᱥ ᱨᱮ ᱟᱡᱟᱫ ᱮᱱᱟ ᱱᱤᱛ ᱦᱟᱹᱵᱤᱡ ᱟᱵᱚᱣᱟᱜ ᱫᱷᱚᱨᱚᱢ ᱫᱚ

ᱟᱹᱫᱤ ᱡᱩᱜᱽ ᱠᱷᱚᱡ ᱟᱵᱚᱨᱮᱱ ᱵᱚᱸᱜᱟ ᱵᱩᱨᱩ ᱯᱚᱨᱚᱵᱽ ᱯᱩᱱᱟᱹᱭ ᱟᱨ ᱠᱚ ᱡᱟᱹᱛ ᱠᱷᱚᱡ ᱫᱚᱵᱚᱱ ᱵᱷᱮᱜᱟᱨ ᱜᱮᱭᱟ ᱛᱚᱵᱮ ᱱᱤᱭᱟᱹ ᱤᱭᱟᱹ ᱵᱮᱫᱤᱱ ᱫᱷᱚᱨᱚᱢ ᱪᱮᱫ ᱠᱟᱱᱟ ᱵᱤᱫᱤᱱ ᱫᱷᱚᱨᱚᱢ ᱚᱱᱟᱧ ᱞᱟᱹᱭ ᱮᱫᱟ ᱵᱤᱫᱤᱱ ᱫᱷᱚᱨᱚᱢ ᱥᱟᱨᱱᱟ ᱫᱷᱚᱨᱚᱢ ᱟᱹᱫᱤ ᱫᱷᱚᱨᱚᱢ ᱟᱨ ᱥᱟᱹᱨᱤ ᱫᱷᱚᱨᱚᱢ ᱱᱚᱣᱟ ᱫᱚ ᱟᱯᱟᱱ ᱟᱹᱯᱤᱱ ᱡᱟᱹᱛ ᱵᱚᱱ ᱱᱚᱣᱟ ᱡᱮᱭᱥᱮ ᱟᱹᱫᱤᱵᱟᱹᱥᱤ ᱨᱮ ᱟᱭᱢᱟ ᱡᱟᱹᱛ ᱢᱮᱱᱟᱜ ᱵᱚᱱᱟ ᱟᱫᱚ ᱟᱯᱟᱱ ᱟᱹᱯᱤᱱ ᱡᱟᱹᱛ ᱩᱱᱠᱩ ᱫᱚᱠᱚ ᱧᱩᱛᱩᱢ ᱠᱚ ᱫᱚᱦᱚ ᱟᱠᱟᱣᱱᱟ ᱟᱵᱚ ᱥᱟᱱᱛᱟᱞ ᱵᱚᱭᱦᱟ ᱫᱚ ᱵᱤᱫᱤᱱ ᱫᱷᱚᱨᱚᱢ ᱧᱩᱛᱩᱢ ᱛᱮ ᱵᱚᱱ ᱢᱮᱱ ᱡᱚᱝ ᱠᱟᱱᱟ ᱟᱪᱪᱷᱟ ᱫᱷᱟᱸᱜᱚᱲ ᱫᱚ ᱩᱱᱠᱩ ᱫᱚᱠᱚ ᱟᱹᱫᱤᱵᱟᱹᱥᱤ ᱠᱟᱱ ᱜᱮᱭᱟ ᱩᱱᱠᱩ ᱫᱚ ᱥᱟᱨᱱᱟ ᱫᱷᱚᱨᱚᱢ ᱠᱚ ᱢᱮᱱ ᱡᱚᱝ ᱠᱟᱱᱟ ᱵᱟᱝᱜᱟᱞ ᱨᱮᱱ ᱦᱚᱲ ᱩᱱᱠᱩ ᱫᱚᱠᱚ ᱢᱮᱱ ᱮᱫᱟ ᱥᱟᱹᱨᱤ ᱫᱷᱚᱨᱚᱢ ᱠᱟᱱᱟ ᱦᱳ ᱟᱪᱪᱷᱟ ᱚᱠᱚᱭ ᱱᱚᱣᱟ ᱵᱟ ᱤᱭᱟᱹ ᱨᱮᱱ ᱜᱮ ᱵᱤᱦᱟᱨ ᱨᱮᱱ ᱜᱮ ᱟᱫᱚᱢ ᱦᱚᱲ ᱫᱚᱠᱚ ᱢᱮᱱ ᱮᱫᱟ ᱵᱟᱝ ᱟᱵᱚ ᱫᱚᱵᱚᱱ ᱟᱹᱫᱤ ᱫᱷᱚᱨᱚᱢ ᱠᱚ ᱧᱩᱛᱩᱢ ᱵᱚᱱ ᱫᱚᱦᱚᱭᱟ ᱱᱚᱝᱠᱟ ᱠᱚ ᱨᱚᱲᱮᱫ ᱛᱟᱵᱚᱱᱟ ᱟᱫᱚ ᱤᱧᱟᱹᱜ ᱢᱮᱱ ᱨᱮᱭᱟᱜ ᱢᱚᱛᱞᱚᱵ ᱫᱚ ᱱᱤᱭᱟᱹ ᱠᱟᱱᱟ ᱡᱚᱛᱚ ᱫᱚ ᱟᱵᱚ ᱟᱹᱫᱤᱵᱟᱹᱥᱤᱭᱟᱜ ᱫᱷᱚᱨᱚᱢ ᱠᱟᱱ ᱜᱮᱭᱟ ᱯᱩᱱᱭᱟ ᱥᱟᱨᱱᱟ ᱫᱷᱚᱨᱚᱢ ᱦᱚᱸ ᱟᱹᱫᱤᱵᱟᱹᱥᱤᱭᱟᱜ ᱠᱟᱱ ᱜᱮᱭᱟ ᱵᱤᱫᱤᱱ ᱫᱷᱚᱨᱚᱢ ᱦᱚᱸ ᱟᱹᱫᱤᱵᱟᱹᱥᱤᱭᱟᱜ ᱠᱟᱱ ᱜᱮᱭᱟ ᱟᱫᱤ ᱫᱷᱚᱨᱚᱢ ᱦᱚᱸ ᱟᱹᱫᱤᱵᱟᱹᱥᱤᱭᱟᱜ ᱠᱟᱱ ᱜᱮᱭᱟ ᱥᱟᱹᱨᱤ ᱫᱷᱚᱨᱚᱢ ᱦᱚᱸ ᱟᱹᱫᱤᱵᱟᱹᱥᱤᱭᱟᱜ ᱠᱟᱱ ᱜᱮᱭᱟ ᱟᱫᱚ ᱠᱟᱛᱷᱟ ᱱᱚᱰᱮ ᱢᱚᱱ ᱨᱮᱭᱟᱜ ᱢᱚᱛᱞᱚᱵ ᱫᱚ ᱠᱟᱱᱟ ᱡᱩᱫᱤ ᱟᱹᱫᱤᱵᱟᱹᱥᱤ ᱫᱷᱚᱨᱚᱢ ᱧᱩᱛᱩᱢ ᱛᱮ ᱡᱟᱦᱟᱸᱴᱟᱜ ᱜᱮ

ᱞᱟᱹᱭ ᱟᱛᱟ ᱵᱚᱱᱟ ᱡᱤᱱᱤᱥ ᱫᱚ ᱤᱱᱟᱹ ᱠᱟᱱ ᱜᱮᱭᱟ ᱧᱩᱛᱩᱢ ᱫᱚ ᱟᱞᱟᱜ ᱟᱞᱟᱜ ᱟᱞᱟᱜ ᱟᱞᱟᱜ ᱡᱟᱭᱥᱮ ᱫᱟᱜ ᱦᱚᱲ ᱫᱚ ᱫᱟᱜ ᱵᱚᱱ ᱢᱮᱛᱟᱜ ᱠᱟᱱᱟ ᱦᱤᱱᱫᱤ ᱛᱮ ᱯᱟᱱᱤ ᱠᱚ ᱢᱮᱛᱟᱜ ᱠᱟᱱᱟ ᱵᱟᱝᱞᱟ ᱛᱮᱫᱚ ᱡᱚᱞ ᱠᱚ ᱢᱮᱛᱟᱜ ᱠᱟᱱᱟ ᱟᱝᱜᱽᱨᱮᱡᱤ ᱛᱮ ᱣᱟᱴᱟᱨ ᱠᱚ ᱢᱮᱛᱟᱜ ᱠᱟᱱᱟ ᱡᱤᱱᱤᱥ ᱫᱚ ᱤᱱᱟᱹ ᱠᱟᱱ ᱜᱮᱭᱟ ᱟᱨ ᱢᱤᱫ ᱵᱟᱨ ᱦᱚᱲ ᱠᱚ ᱢᱮᱱᱫᱟ ᱵᱚᱞᱮ ᱪᱮᱫ ᱥᱟᱞᱠᱷᱟᱱ ᱢᱩᱨᱢᱩ ᱤᱭᱟᱹ ᱟᱭᱩᱨ ᱪᱷᱟᱝᱠᱟ ᱪᱷᱩᱠᱩᱨ ᱠᱟᱜ ᱵᱚᱱᱟ ᱟᱵᱚ ᱦᱚᱲ ᱦᱚᱯᱚᱱ ᱩᱱᱠᱩ ᱫᱚ ᱦᱤᱝᱥᱟᱹ ᱛᱮᱠᱚ ᱯᱮᱨᱮᱡ ᱠᱟᱱᱟ ᱩᱱᱠᱩ ᱨᱚᱨᱚᱲ ᱦᱚᱲ ᱫᱚ ᱦᱚᱲ ᱠᱚ ᱜᱟᱹᱭᱩᱨ ᱴᱟᱹᱯᱩᱨ ᱵᱚᱱᱟ ᱟᱨ ᱱᱚᱣᱟ ᱨᱚᱲᱦᱟᱹᱭ ᱱᱚᱣᱟ ᱚᱱᱟ ᱠᱚ ᱨᱚᱲᱮᱫ ᱠᱟᱜ ᱠᱷᱟᱱ ᱛᱮ ᱫᱷᱚᱨᱚᱢ ᱠᱳᱰ ᱦᱚᱸ ᱵᱟᱠᱚ ᱯᱟᱥ ᱦᱚᱪᱚ ᱛᱟᱵᱚᱱᱟ ᱟᱡ ᱦᱚᱸ ᱵᱟᱭ ᱞᱟᱦᱟᱜᱼᱟ ᱟᱨ ᱥᱟᱞᱠᱷᱟᱱ ᱢᱩᱨᱢᱩ ᱦᱚᱸ ᱵᱟᱠᱚ ᱞᱟᱦᱟ ᱦᱚᱪᱚᱣᱟᱭᱟ ᱩᱱᱤ ᱫᱚᱠᱚ ᱚᱨ ᱞᱟᱛᱟᱨᱮᱭᱟ ᱩᱱᱤ ᱠᱚ ᱚᱨ ᱞᱟᱛᱟᱨ ᱨᱮᱭᱟᱜ ᱢᱟᱛᱞᱟᱵ ᱜᱮ ᱦᱩᱭᱩᱜ ᱠᱟᱱᱟ ᱯᱩᱨᱟᱹ ᱫᱤᱥᱚᱢ ᱨᱮᱱ ᱟᱹᱫᱤᱵᱟᱹᱥᱤ ᱠᱚ ᱚᱨ ᱞᱟᱛᱟᱨ ᱪᱟᱵᱟ ᱵᱚᱱᱟ ᱟᱵᱚᱣᱟᱜ ᱫᱷᱚᱨᱚᱢ ᱠᱳᱰᱤᱯᱷᱟᱭ ᱵᱟᱝ ᱠᱳᱰᱤᱯᱷᱟᱭᱚᱜᱼᱟ ᱟᱨ ᱫᱷᱚᱨᱚᱢ ᱡᱩᱫᱤ ᱟᱵᱚᱣᱟᱜ ᱵᱟᱝ ᱠᱚᱰᱤᱯᱷᱟᱭ ᱠᱷᱟᱱ ᱛᱚ ᱦᱚᱲ ᱵᱚᱱ ᱜᱩᱡᱩᱜᱼᱟ ᱢᱮᱱ ᱟᱠᱟᱫ ᱟᱹᱧ ᱵᱚᱞᱮ ᱟᱹᱫᱤᱵᱟᱹᱥᱤ ᱫᱚ ᱵᱟᱧᱪᱟᱣ ᱦᱩᱭᱩᱜ ᱛᱟᱵᱚᱱᱟ ᱟᱫᱚ ᱟᱵᱚᱣᱟᱜ ᱦᱟᱥᱟ ᱵᱟᱧᱪᱟᱣᱟ ᱛᱚ ᱟᱹᱫᱤᱵᱟᱹᱥᱤ ᱵᱚᱱ ᱵᱟᱧᱪᱟᱣᱟ ᱟᱵᱚᱣᱟᱜ ᱵᱷᱟᱥᱟ ᱵᱟᱧᱪᱟᱣ ᱛᱟᱵᱚᱱᱟ ᱛᱚ ᱟᱵᱚ ᱵᱚᱱ ᱵᱟᱧᱪᱟᱣᱟ ᱟᱵᱚᱣᱟᱜ ᱫᱷᱚᱨᱚᱢ ᱵᱟᱧᱪᱟᱣ ᱛᱟᱵᱚᱱᱟ ᱛᱚ ᱟᱵᱚ ᱵᱚᱱ ᱵᱟᱧᱪᱟᱣᱟ ᱟᱵᱚᱣᱟᱜ ᱨᱩᱡᱤ ᱨᱳᱡᱽᱜᱟᱨ ᱵᱟᱧᱪᱟᱣ ᱛᱟᱵᱚᱱᱟ ᱛᱚᱵᱮ ᱵᱚᱱ ᱵᱟᱧᱪᱟᱣᱟ ᱟᱵᱚᱣᱟᱜ ᱱᱚᱠᱨᱤ ᱪᱟᱹᱠᱨᱤ ᱵᱟᱧᱪᱟᱣ ᱛᱟᱵᱚᱱᱟ ᱛᱚ ᱵᱚᱱ ᱵᱟᱧᱪᱟᱣᱟ ᱟᱫᱚ ᱱᱚᱣᱟ ᱠᱚ ᱡᱤᱱᱤᱥ ᱡᱩᱫᱤ ᱵᱟᱧᱪᱟᱣᱟ ᱛᱚᱵᱮ ᱥᱮ ᱟᱵᱚ ᱵᱚᱱ ᱵᱟᱧᱪᱟᱣᱟ ᱦᱮᱸ ᱟᱫᱚ ᱛᱮᱦᱤᱧ ᱱᱚᱜᱼᱚᱭ ᱜᱤᱫᱽᱨᱟᱹ ᱢᱟᱢ ᱡᱟᱱᱟᱢ ᱟᱠᱟᱫᱮᱭᱟ ᱟᱨ ᱦᱟᱲᱟᱢ ᱜᱩᱡᱩᱜ ᱠᱟᱱᱟᱭ ᱟᱨ ᱱᱤᱭᱟᱹ ᱫᱟᱜ ᱢᱟᱹᱰᱤ ᱵᱟᱢ ᱫᱟᱲᱮᱭᱟᱜ ᱠᱟᱱᱟ ᱪᱮᱫ ᱞᱮᱠᱟᱱ ᱜᱟᱨᱡᱚᱱ ᱠᱟᱱᱟᱢ ᱟᱢ ᱫᱚ ᱥᱟᱹᱦᱤ ᱠᱟᱛᱷᱟ ᱥᱟᱹᱦᱤ ᱦᱮᱸ ᱩᱱᱟᱹᱜ ᱫᱤᱱ ᱨᱮ ᱟᱹᱫᱤᱵᱟᱹᱥᱤ ᱟᱹᱫ ᱨᱮᱱ ᱦᱚᱲ ᱠᱟᱱᱟ ᱵᱚᱱ ᱛᱮᱦᱤᱧ ᱦᱟᱹᱵᱤᱡ ᱟᱵᱚᱣᱟᱜ ᱫᱷᱚᱨᱚᱢ ᱵᱟᱵᱚᱱ ᱧᱩᱛᱩᱢ ᱫᱟᱲᱮ ᱠᱟᱣᱫᱟ ᱛᱚ ᱟᱵᱚ ᱫᱚᱵᱚ ᱟᱵᱚ ᱜᱮᱵᱚᱱ ᱵᱟᱹᱲᱤᱡᱟ ᱟᱢ ᱜᱤᱫᱽᱨᱟᱹᱢ ᱡᱟᱱᱟᱢ ᱠᱟᱫᱟ ᱦᱟᱲᱟᱢ ᱜᱩᱡᱩᱜ ᱠᱟᱱᱟ ᱱᱤᱛ ᱦᱟᱹᱵᱤᱡ ᱵᱟᱢ ᱫᱟᱜ ᱢᱟᱹᱰᱤᱭᱟᱜ ᱦᱚᱞᱟ ᱛᱟᱭᱟ ᱢᱟᱫᱷᱮᱨ ᱦᱚᱞᱟ ᱢᱟᱫᱷᱮᱨ ᱤᱧ ᱫᱟᱬᱟ ᱞᱮᱫᱟ ᱢᱤᱫᱴᱮᱱ ᱦᱮᱸ᱾ ᱯᱮ ᱯᱮᱭᱟ ᱯᱩᱱᱭᱟ ᱟᱛᱳ ᱨᱮ ᱦᱮᱸ᱾ ᱟᱫᱚ ᱩᱱᱠᱩ ᱠᱚ ᱵᱤᱨᱳᱫ ᱫᱟ ᱵᱚᱞᱮ ᱥᱟᱨᱱᱟ ᱫᱷᱚᱨᱚᱢ ᱪᱮᱫ ᱠᱟᱱᱟ ᱢᱟᱹᱡᱷᱤ ᱦᱟᱲᱟᱢ ᱠᱷᱩᱫ ᱠᱚ ᱢᱮᱱ ᱮᱫᱟ ᱥᱟᱨᱱᱟ ᱫᱷᱚᱨᱚᱢ ᱪᱮᱫ ᱠᱟᱱᱟ ᱦᱮᱸ ᱢᱟᱹᱡᱷᱤ ᱦᱟᱲᱟᱢ ᱠᱷᱩᱫ ᱠᱚ ᱥᱟᱨᱱᱟ ᱫᱷᱚᱨᱚᱢ ᱫᱚ ᱟᱹᱫᱤᱵᱟᱹᱥᱤ ᱠᱚᱣᱟᱜ ᱫᱷᱚᱨᱚᱢ ᱠᱟᱱᱟ ᱟᱹᱫᱤᱵᱟᱹᱥᱤ ᱨᱮ 136 ᱡᱟᱹᱛ ᱢᱮᱱᱟᱜ ᱵᱚᱱᱟ ᱡᱚᱛᱚ ᱦᱚᱲᱟᱜ ᱫᱷᱚᱨᱚᱢ ᱠᱟᱱᱟ ᱟᱫᱚ ᱟᱡ ᱵᱤᱫᱤᱱ ᱫᱷᱚᱨᱚᱢ ᱮ ᱠᱷᱚᱡᱚᱜ ᱠᱟᱱ ᱠᱷᱟᱡ ᱟᱹᱭᱩᱨ ᱵᱚᱱ ᱢᱮ 2011 ᱨᱮᱠᱚ ᱡᱚᱱᱜᱟᱱᱟᱭᱮᱱᱟ ᱡᱚᱱᱜᱟᱱᱟ ᱨᱮ ᱥᱟᱨᱱᱟ ᱫᱷᱚᱨᱚᱢ ᱨᱮᱱ ᱥᱚᱢᱚᱨᱛᱷᱚᱠ ᱠᱚ ᱯᱟᱪᱟᱥ ᱞᱟᱠᱷ ᱠᱷᱚᱡ ᱪᱮᱛᱟᱱ ᱵᱤᱫᱤᱱ ᱫᱷᱚᱨᱚᱢ ᱢᱟ ᱞᱟᱠᱷ ᱠᱷᱚᱡ ᱞᱟᱛᱟᱨ ᱟᱫᱤ ᱫᱷᱚᱨᱚᱢ ᱦᱚᱸ ᱞᱟᱠᱷ ᱠᱷᱚᱡ ᱞᱟᱛᱟᱨ ᱟᱫᱚ ᱡᱚᱛᱚ ᱠᱷᱚᱡ ᱫᱚ ᱚᱱᱟ ᱫᱷᱚᱨᱚᱢ ᱨᱮᱱ ᱠᱚ ᱥᱟᱯᱳᱨᱴᱟᱨ ᱭᱟ ᱰᱤᱢᱟᱱᱰᱟᱨ ᱠᱚ ᱰᱷᱮᱨ ᱜᱮᱭᱟ ᱚᱱᱟ ᱤᱭᱟᱹᱛᱮ ᱱᱤᱛᱚᱜ ᱫᱚ ᱥᱚᱨᱱᱟ ᱫᱷᱚᱨᱚᱢ ᱜᱮ ᱫᱤᱞᱞᱤ ᱯᱟᱨᱞᱤᱭᱟᱢᱮᱱᱴ ᱨᱮ ᱰᱤᱢᱟᱱᱰ ᱪᱟᱞᱟᱣ ᱠᱟᱱᱟ ᱚᱱᱟ ᱤᱭᱟᱹᱛᱮ ᱚᱠᱚᱭ ᱦᱚᱲᱟᱜ ᱥᱚᱝᱠᱷᱭᱟ ᱡᱟᱫᱟ ᱩᱱᱠᱩᱣᱟᱜ ᱧᱩᱛᱩᱢ ᱛᱮᱜᱮ ᱚᱠᱟᱴᱟᱜ ᱩᱱᱠᱩ ᱠᱚ ᱠᱷᱚᱡᱚᱜᱼᱟ ᱚᱱᱟᱜᱮ ᱯᱟᱥᱚᱜᱼᱟ ᱟᱹᱰᱤ ᱱᱟᱯᱟᱭ ᱠᱟᱛᱷᱟ ᱟᱫᱚ ᱱᱩᱠᱩ ᱡᱮᱠᱚ ᱢᱮᱱᱮ ᱚᱱᱟ ᱫᱚ ᱥᱟᱨᱱᱟ ᱫᱷᱚᱨᱚᱢ ᱫᱚ ᱚᱠᱟ ᱠᱷᱚᱡ ᱦᱮᱡ ᱮᱱᱟ ᱥᱟᱨᱱᱟ ᱫᱷᱚᱨᱚᱢ ᱦᱚᱸ ᱟᱹᱫᱤᱵᱟᱹᱥᱤᱭᱟᱜ ᱫᱷᱚᱨᱚᱢ ᱠᱟᱱ ᱜᱮᱭᱟ ᱚᱠᱟ ᱠᱷᱚᱡ ᱫᱚ ᱵᱟᱝ ᱦᱮᱡ ᱠᱟᱱᱟ ᱱᱚᱣᱟ ᱫᱷᱟᱹᱨᱛᱤ ᱨᱮᱜᱮ ᱟᱫᱚ ᱚᱠᱚᱭ ᱟᱹᱫᱤᱵᱟᱹᱥᱤ ᱥᱟᱨᱱᱟ ᱫᱷᱚᱨᱚᱢ ᱫᱚᱠᱚ ᱢᱮᱱᱫᱟ ᱚᱠᱚᱭ ᱠᱚ ᱱᱩᱠᱩ ᱟᱹᱫᱤᱵᱟᱹᱥᱤ ᱩᱨᱟᱣ ᱡᱟᱹᱛᱤ ᱠᱚ ᱦᱩᱭᱩᱜ ᱠᱟᱱᱟ ᱢᱩᱱᱰᱟ ᱠᱚ ᱦᱩᱭᱩᱜ ᱠᱟᱱᱟ ᱩᱱᱠᱩ ᱫᱚ ᱥᱟᱨᱱᱟ ᱞᱮᱠᱤᱱ ᱟᱹᱫᱤᱵᱟᱹᱥᱤ ᱠᱟᱱ ᱜᱮᱭᱟ ᱠᱚ ᱟᱵᱚ ᱨᱮᱱ ᱵᱩᱫᱟᱹ ᱠᱟᱱ ᱜᱮᱭᱟ ᱠᱚ ᱩᱱᱠᱩ ᱚᱱᱟ ᱠᱚ ᱢᱮᱱᱫᱟ ᱟᱫᱚ ᱦᱚᱲᱟᱜ ᱢᱮᱱ ᱠᱟᱱᱟ ᱵᱟᱝ ᱟᱵᱚ ᱥᱟᱱᱛᱟᱞ ᱫᱚ ᱵᱤᱫᱤᱱ ᱫᱷᱚᱨᱚᱢ ᱢᱮᱱ ᱵᱚᱱ ᱢᱮᱱ ᱟᱠᱟᱜᱼᱟ ᱛᱚ ᱵᱤᱫᱤᱱ ᱜᱮ ᱦᱳᱱᱟ ᱪᱟᱦᱤᱭᱮ ᱟᱫᱚ ᱱᱚᱣᱟ ᱫᱚ ᱥᱤᱨᱤᱯ ᱱᱩᱠᱩ ᱫᱚ ᱠᱷᱟᱹᱞᱤ ᱨᱮᱜᱚ ᱯᱮᱴᱚᱜ ᱠᱟᱱᱟ ᱠᱚ ᱟᱨ ᱟᱵᱚ ᱫᱚ ᱯᱟᱨᱞᱤᱭᱟᱢᱮᱱᱴ ᱦᱟᱹᱵᱤᱡ ᱫᱚ ᱵᱟᱠᱚ ᱟᱹᱭᱩᱨᱮᱫ ᱵᱚᱱᱟ ᱠᱷᱟᱹᱞᱤ ᱱᱮᱰᱮ ᱟᱛᱳ ᱜᱟᱶᱛᱟ ᱨᱮ ᱨᱮᱜᱚ ᱯᱮᱴᱚ ᱠᱟᱛᱮ ᱜᱮ ᱱᱩᱠᱩ ᱫᱚᱠᱚ ᱟᱴᱠᱟᱣ ᱫᱚᱦᱚᱭᱮᱫ ᱵᱚᱱᱟ ᱟᱨ ᱱᱤᱝᱠᱟ ᱞᱟᱹᱲᱦᱟᱹᱭ ᱞᱟᱹᱲᱦᱟᱹᱭ ᱢᱤᱫᱴᱮᱱ ᱦᱚᱲ ᱛᱮᱜᱮ ᱟᱨᱦᱚᱸ ᱢᱤᱛᱟᱹᱧ ᱠᱟᱱ ᱛᱟᱦᱮᱸᱫ ᱥᱚᱢᱟᱡᱽ ᱨᱮᱱ ᱜᱮ ᱟᱵᱚ ᱦᱮᱸ᱾ ᱟᱹᱰᱤ ᱥᱟᱢᱟᱡᱤᱠ ᱠᱟᱨᱭᱚᱠᱚᱨᱛᱟ ᱠᱟᱱᱟᱭ ᱦᱮᱸ᱾ ᱟᱫᱚᱭ ᱢᱮᱱᱫᱟ ᱤᱭᱟᱹ ᱱᱤᱭᱟᱹ ᱥᱟᱨᱱᱟ ᱫᱷᱚᱨᱚᱢ ᱢᱟ ᱢᱤᱫᱴᱮᱱ ᱫᱷᱟᱝᱜᱚᱲᱟᱜ ᱠᱟᱱᱟ ᱦᱮᱸ ᱥᱮ ᱚᱨᱟᱣ ᱵᱚᱭᱦᱟᱣᱟᱜ ᱠᱟᱱᱟ ᱦᱮᱸ ᱟᱨ ᱟᱵᱚᱣᱟᱜ ᱫᱚ ᱵᱟᱝ ᱠᱟᱱᱟ ᱱᱤᱭᱟᱹ ᱩᱱᱠᱩ ᱪᱮᱫ ᱢᱮᱱ ᱱᱤᱭᱟᱹ ᱪᱮᱫ ᱢᱚᱛᱞᱚᱵ ᱠᱟᱱ ᱛᱟᱭᱟ ᱟᱫᱚ ᱚᱠᱚᱭᱟᱜ ᱠᱟᱱᱟ ᱟᱫᱚᱧ ᱢᱮᱱ ᱠᱮ ᱧᱩᱛᱩᱢ ᱫᱚ ᱤᱱᱟᱹ ᱠᱟᱱ ᱜᱮᱭᱟ ᱵᱟᱹᱧ ᱞᱟᱹᱭ ᱠᱮᱫᱟ ᱫᱟ ᱣᱟᱴᱟᱨ ᱡᱚᱞ ᱟᱨ ᱯᱟᱱᱤ ᱡᱤᱱᱤᱥ ᱢᱟ ᱤᱱᱟᱹ ᱠᱟᱱ ᱜᱮᱭᱟ ᱟᱫᱚ ᱡᱚᱵ ᱱᱚᱣᱟ ᱠᱟᱛᱷᱟ ᱵᱟᱢ ᱵᱩᱡᱷᱟᱹᱣᱮᱫ ᱠᱷᱟᱡ ᱟᱢ ᱫᱚ ᱚᱸᱰᱮ ᱜᱮ ᱰᱟᱹᱨ ᱨᱮᱜᱮᱢ ᱞᱮᱲᱮ ᱠᱷᱮᱲᱮ ᱵᱟᱲᱟᱭᱟ ᱱᱚᱣᱟ ᱠᱟᱛᱷᱟ ᱵᱩᱡᱷᱟᱹᱣ ᱢᱮ ᱣᱟᱴᱟᱨ ᱦᱚᱸ ᱤᱱᱟᱹ ᱠᱟᱱ ᱜᱮᱭᱟ ᱡᱚᱞ ᱦᱚᱸ ᱚᱱᱟ ᱠᱟᱱ ᱜᱮᱭᱟ ᱯᱟᱱᱤ ᱦᱚᱸ ᱤᱱᱟᱹ ᱠᱟᱱ ᱜᱮᱭᱟ ᱵᱟᱝ ᱠᱟᱱᱟ ᱦᱮᱸ ᱤᱱᱟᱹ ᱠᱟᱱ ᱜᱮᱭᱟ ᱟᱫᱚ ᱤᱱᱟᱹ ᱠᱟᱱ ᱜᱮᱭᱟ ᱦᱳ ᱫᱟᱜ ᱮᱢ ᱢᱮᱱ ᱟᱫᱚ ᱢᱮᱱᱫᱟ ᱥᱟᱨᱱᱟᱢ ᱢᱮᱱ ᱨᱮ ᱤᱱᱟᱹ ᱠᱟᱱ ᱜᱮᱭᱟ ᱵᱤᱫᱤᱱ ᱫᱷᱚᱨᱚᱢ ᱮᱢ ᱢᱮᱱ ᱨᱮ ᱤᱱᱟᱹ ᱠᱟᱱ ᱜᱮᱭᱟ ᱥᱟᱹᱨᱤ ᱫᱷᱚᱨᱚᱢ ᱮᱢ ᱢᱮᱱ ᱨᱮ ᱤᱱᱟᱹ ᱠᱟᱱ ᱜᱮᱭᱟ ᱟᱫᱤᱢ ᱢᱮᱱ ᱨᱮ ᱤᱱᱟᱹ ᱠᱟᱱ ᱜᱮᱭᱟ ᱟᱫᱚ ᱤᱧ ᱫᱚᱧ ᱢᱮᱱᱫᱟ ᱡᱟᱦᱟᱸᱴᱟᱜ ᱜᱮ ᱢᱤᱫᱴᱮᱡ ᱯᱟᱥ ᱞᱮᱱᱠᱷᱟᱱ ᱟᱹᱫᱤᱵᱟᱹᱥᱤ ᱫᱷᱚᱨᱚᱢ ᱠᱟᱱ ᱜᱮᱭᱟ ᱟᱨ ᱤᱱᱟᱹ ᱫᱷᱚᱨᱚᱢ ᱨᱮᱜᱮ ᱚᱠᱚᱭ ᱫᱚ ᱥᱟᱨᱱᱟ ᱠᱚ ᱯᱩᱡᱟᱹᱭᱟ ᱚᱠᱚᱭ ᱫᱚ ᱡᱟᱦᱮᱨ ᱟᱥᱛᱷᱟᱱ ᱠᱚ ᱯᱩᱡᱟᱹᱭᱟ ᱡᱟᱦᱮᱨ ᱢᱟᱨᱟᱝ ᱵᱩᱨᱩ ᱢᱚᱬᱮ ᱠᱚ ᱛᱩᱨᱩᱭ ᱠᱚ ᱠᱚ ᱯᱩᱡᱟᱹ ᱠᱚᱣᱟ ᱳᱭ ᱮᱸᱰᱮ ᱜᱮᱠᱚ ᱦᱤᱡᱩᱜᱼᱟ ᱤᱱᱟᱹ ᱵᱨᱟᱱᱪ ᱨᱮᱜᱮ ᱤᱱᱟᱹ ᱤᱭᱟᱹ ᱨᱮᱜᱮ ᱵᱩᱴᱟᱹ ᱨᱮᱜᱮ ᱠᱚ ᱦᱮᱡ ᱥᱟᱱᱛᱟᱲ ᱦᱮᱸ ᱱᱟᱥᱮ ᱢᱤᱫᱴᱮᱡ ᱟᱨ ᱠᱟᱛᱷᱟ ᱵᱚᱞᱮ ᱵᱤᱫᱩ ᱪᱟᱸᱫᱟᱱ

ᱡᱟᱦᱟᱸ ᱨᱮᱠᱤᱱ ᱛᱟᱦᱮᱱ ᱩᱱᱠᱤᱱ ᱠᱤᱱ ᱦᱤᱡᱩᱜᱼᱟ ᱱᱚᱣᱟ ᱯᱟᱹᱛᱭᱟᱹᱣ ᱢᱮᱱᱟᱜᱼᱟ ᱢᱟᱱᱣᱟ ᱛᱟᱞᱟᱨᱮ ᱵᱤᱫᱩ ᱪᱚᱱᱫᱚᱱ ᱚᱠᱚᱭ ᱠᱚ ᱠᱩᱞᱟᱹᱣᱟᱭ ᱠᱟᱱ ᱱᱚᱣᱟ ᱯᱟᱹᱛᱭᱟᱹᱣ ᱢᱤᱫᱴᱟᱝ ᱢᱮᱱᱟᱜᱼᱟ ᱟᱥᱛᱷᱟ ᱠᱟ ᱵᱤᱥᱚᱭ ᱱᱚᱣᱟ ᱫᱚᱠᱚ ᱢᱮᱛᱟᱜᱼᱟ ᱟᱥᱛᱷᱟ ᱧᱮᱞᱮᱫ ᱠᱚᱣᱟ ᱜᱚᱜᱚ ᱛᱟᱠᱚ ᱵᱚᱭᱦᱟ ᱛᱟᱠᱚ ᱰᱷᱤᱞᱤ ᱰᱷᱤᱞᱤ ᱡᱮᱠᱚ ᱫᱤᱯᱤᱞ ᱟᱠᱟᱫᱟ ᱜᱟᱰᱟ ᱛᱮᱠᱚ ᱪᱟᱞᱟᱣ ᱞᱮᱱᱟ ᱚᱱᱟ ᱪᱮᱫ ᱞᱟᱹᱜᱤᱫ ᱠᱚ ᱪᱟᱞᱟᱣ ᱞᱮᱱᱟ ᱥᱮ ᱚᱱᱟ ᱰᱤᱴᱮᱞ ᱛᱮᱢ ᱞᱟᱹᱭᱟ ᱜᱚᱜᱚ ᱛᱟᱠᱚ ᱟᱫᱚ ᱚᱱᱮ ᱵᱤᱫᱩ ᱪᱚᱱᱫᱚᱱ ᱯᱩᱡᱟᱹᱣᱟᱭ ᱞᱟᱹᱜᱤᱫ ᱛᱮ ᱟᱢ ᱪᱮᱫ ᱞᱮᱠᱟᱛᱮ ᱩᱱᱤ ᱢᱟᱱᱚᱛᱮᱭᱟ ᱚᱱᱟ ᱫᱚ ᱟᱢᱟᱜ ᱠᱟᱛᱷᱟ ᱠᱟᱱᱟ ᱟᱹᱰᱤ ᱵᱟᱹᱲᱤᱡ ᱠᱟᱛᱷᱟ ᱡᱚ ᱨᱟᱢᱮᱥ ᱜᱚᱢᱠᱮ ᱩᱱᱟᱹᱜ ᱢᱚᱡᱽ ᱠᱟᱛᱷᱟᱭ ᱨᱚᱲ ᱥᱚᱫᱚᱨ ᱠᱟᱫ ᱛᱟᱵᱚᱱᱟ ᱟᱵᱚᱱᱟᱜ ᱥᱚᱢᱟᱡᱽ ᱨᱮᱱᱟᱜ ᱟᱜᱮ ᱵᱟᱲᱦᱟᱣ ᱞᱟᱹᱜᱤᱫ ᱚᱱᱠᱟᱱ ᱠᱟᱛᱷᱟ ᱡᱟᱹᱱᱤᱡ ᱚᱠᱚᱭ ᱦᱚᱸᱠᱚ ᱨᱚᱲ ᱥᱚᱫᱚᱨ ᱥᱚᱫᱚᱨ ᱠᱟᱜ ᱥᱚᱫᱚᱨ ᱠᱟᱜ ᱜᱮᱭᱟ ᱠᱚ ᱩᱱᱟᱹᱜ ᱵᱮᱨᱤ ᱵᱟᱹᱲ ᱫᱚ ᱵᱟᱠᱚ ᱥᱚᱫᱚᱨ ᱠᱟᱫᱟ ᱟᱨ ᱱᱤᱝᱠᱟ ᱜᱮ ᱟᱵᱚ ᱥᱟᱱᱛᱟᱲ ᱦᱚᱯᱚᱱ ᱟᱜᱮ ᱵᱚᱱ ᱵᱟᱲᱦᱟᱣ ᱢᱟ ᱫᱷᱤᱨᱮ ᱫᱷᱤᱨᱮ ᱛᱮ ᱟᱵᱚ ᱟᱵᱚᱣᱟᱜ ᱡᱚ ᱫᱷᱚᱨᱚᱢ ᱢᱮᱱᱟᱜᱼᱟ ᱡᱚ ᱟᱵᱚᱣᱟᱜ ᱱᱤᱭᱚᱢ ᱚᱱᱩᱥᱟᱨ ᱛᱮᱵᱚᱱ ᱯᱟᱸᱡᱟ ᱞᱮᱠᱷᱟᱡ ᱥᱮ ᱟᱜᱮ ᱵᱚᱱ ᱵᱟᱲᱦᱟᱣᱟ ᱟᱪᱪᱷᱟ ᱟᱵᱚ ᱵᱟᱹᱭ ᱵᱟᱹᱭᱛᱮ ᱱᱤᱛᱚᱜ ᱟᱵᱚ ᱫᱷᱚᱨᱚᱢ ᱠᱳᱰ ᱦᱚᱸᱵᱚᱱ ᱧᱟᱢ ᱮᱫᱟ ᱟᱨ ᱧᱟᱢ ᱞᱮᱠᱷᱟᱡ ᱵᱟ ᱟᱹᱰᱤ ᱵᱟᱹᱲᱤᱡ ᱠᱟᱛᱷᱟ ᱦᱩᱭᱩᱜ ᱛᱟᱵᱚᱱᱟ ᱟᱨ ᱧᱟᱢ ᱜᱮᱭᱟᱵᱚᱱ ᱥᱮ ᱵᱟᱝ ᱜᱚᱝᱠᱮ ᱦᱮᱸ ᱫᱷᱚᱨᱚᱢ ᱠᱳᱰ ᱤᱭᱟᱹ ᱫᱷᱚᱨᱚᱢ ᱠᱳᱰ ᱨᱮᱭᱟᱜ ᱞᱟᱹᱲᱦᱟᱹᱭ ᱱᱤᱛᱚᱜ ᱫᱤᱞᱞᱤ ᱯᱟᱨᱞᱤᱭᱟᱢᱮᱱᱴ ᱨᱮ ᱪᱟᱞᱟᱜ ᱠᱟᱱᱟ ᱟᱹᱰᱤ ᱰᱷᱮᱨ ᱞᱟᱠᱷ ᱞᱟᱠᱷ ᱦᱚᱲ ᱠᱚ ᱥᱮᱴᱮᱨ ᱠᱟᱱ ᱛᱟᱵᱚᱱᱟ ᱟᱨ ᱚᱱᱟ ᱚᱸᱰᱮ ᱫᱚ ᱮᱠᱮᱱ ᱱᱚᱣᱟ ᱥᱟᱨᱱᱟ ᱫᱷᱚᱨᱚᱢ ᱰᱤᱢᱟᱱᱰᱟᱨ ᱜᱮᱠᱚ ᱥᱮᱴᱮᱨ ᱠᱟᱱ ᱛᱟᱵᱚᱱᱟ ᱱᱚᱣᱟ ᱥᱮᱸᱜᱮᱞ ᱚᱵᱷᱤᱭᱟᱱ ᱨᱮᱱ ᱢᱟ ᱵᱟᱠᱚ ᱪᱟᱞᱟᱣ ᱞᱮᱠᱟᱱ ᱮᱴᱟᱜ ᱮᱴᱟᱜ ᱚᱵᱷᱤᱭᱟᱱ ᱨᱮᱱ ᱠᱚ ᱪᱟᱞᱟᱣ ᱠᱟᱱᱟ ᱩᱱᱠᱩ ᱦᱚᱸᱠᱚ ᱢᱮᱱᱫᱟ ᱥᱟᱨᱱᱟ ᱫᱷᱚᱨᱚᱢ ᱜᱮ ᱟᱪᱪᱷᱟ ᱜᱚᱝᱠᱮ᱾ ᱚᱱᱟ ᱤᱫᱤ ᱠᱟᱛᱮ ᱟᱵᱚᱨᱮᱱ ᱥᱟᱝᱥᱚᱫ ᱥᱟᱞᱠᱷᱟᱱ ᱢᱩᱨᱢᱩ ᱵᱷᱩᱛᱯᱩᱨᱵ ᱥᱟᱝᱥᱚᱫ ᱩᱱᱤ ᱢᱮᱱ ᱠᱮᱫᱟ ᱵᱟᱝ ᱴᱷᱤᱠ ᱠᱚ ᱠᱟᱹᱢᱤ ᱠᱟᱱᱟ ᱟᱵᱚ ᱚᱠᱟᱴᱟᱜ ᱵᱚᱱ ᱠᱷᱚᱡᱚᱜ ᱠᱟᱱᱟ ᱚᱱᱟ ᱜᱮ ᱩᱱᱠᱩ ᱦᱚᱸ ᱟᱫᱚ ᱫᱤᱞᱞᱤ ᱯᱟᱨᱞᱤᱭᱟᱢᱮᱱᱴ ᱨᱮ ᱥᱟᱝᱥᱚᱫ ᱥᱟᱞᱠᱷᱟᱱ ᱢᱩᱨᱢᱩ ᱜᱮ ᱯᱨᱚᱛᱷᱚᱢ ᱦᱟᱡᱟᱨ ᱦᱟᱡᱟᱨ ᱦᱚᱲ ᱤᱫᱤ ᱠᱟᱛᱮ ᱱᱚᱣᱟ ᱰᱤᱢᱟᱱᱰ ᱮ ᱫᱚᱦᱚ ᱠᱟᱜᱼᱟ ᱢᱟᱝ ᱯᱚᱛᱨᱚ ᱟᱞᱮ ᱥᱟᱨᱱᱟ ᱫᱷᱚᱨᱚᱢ ᱧᱩᱛᱩᱢ ᱛᱮ ᱟᱹᱫᱤᱵᱟᱹᱥᱤᱭᱟᱜ ᱫᱷᱚᱨᱚᱢ ᱟᱞᱮᱭᱟᱜ ᱠᱚᱰᱤᱯᱷᱟᱭᱚᱜ ᱢᱟ ᱦᱮᱸ ᱟᱹᱰᱤ ᱵᱟᱹᱲᱤᱡ ᱠᱟᱛᱷᱟ ᱫᱮᱞᱟ ᱱᱤᱛᱚᱜ ᱜᱚᱜᱚ ᱵᱟᱵᱟ ᱱᱟᱥᱮ ᱢᱤᱫ ᱵᱟᱨ ᱠᱟᱛᱷᱟ ᱵᱚᱱ ᱠᱩᱞᱤ ᱠᱚᱣᱟ ᱡᱮ ᱵᱚᱞᱮ ᱥᱟᱨᱱᱟ ᱫᱷᱚᱨᱚᱢ ᱤᱭᱟᱹ ᱱᱤᱭᱟᱹ ᱵᱚᱸᱜᱟ ᱵᱩᱨᱩ ᱪᱮᱫ ᱞᱮᱠᱟ ᱯᱮ ᱟᱹᱭᱠᱟᱹᱣ ᱮᱫᱟ ᱱᱟᱥᱮ ᱠᱩᱞᱤᱭᱮᱫ ᱠᱚᱣᱟ ᱫᱟ ᱟᱯᱮ ᱮᱠ ᱢᱤᱱᱤᱴ ᱥᱟᱨᱱᱟ ᱫᱷᱚᱨᱚᱢ ᱢᱟᱱᱟᱣ ᱠᱟᱛᱮ ᱱᱚᱣᱟ ᱢᱚᱛᱞᱚᱵ ᱵᱟᱝ ᱦᱩᱭᱩᱜ ᱠᱟᱱᱟ ᱟᱵᱚ ᱡᱟᱦᱮᱨ ᱛᱷᱟᱱ ᱢᱟᱹᱡᱷᱤ ᱛᱷᱟᱱ ᱟᱵᱚᱨᱮᱱ ᱥᱤᱧ ᱵᱚᱸᱜᱟ ᱢᱟᱨᱟᱝ ᱵᱩᱨᱩ ᱵᱟᱵᱚᱱ ᱯᱩᱡᱟᱹ ᱫᱟᱲᱮ ᱠᱚ ᱚᱱᱠᱟᱱ ᱠᱟᱛᱷᱟ ᱚᱱᱟ ᱰᱟᱹᱨ ᱨᱮᱱ ᱠᱟᱱ ᱜᱮᱭᱟ ᱠᱚ ᱩᱱᱠᱩ ᱥᱮ ᱚᱱᱟ ᱤᱭᱟᱹᱛᱮ ᱚᱱᱟ ᱫᱚ ᱵᱟᱨᱚᱱ ᱤᱭᱟᱹ ᱵᱟᱹᱱᱩᱜᱼᱟ ᱠᱤᱱᱛᱩ ᱟᱵᱚᱨᱮᱱ ᱱᱩᱠᱩ ᱯᱨᱚᱵᱷᱩ ᱡᱤᱥᱩ ᱫᱚ ᱱᱚᱣᱟ ᱨᱮ ᱥᱮᱞᱮᱫ ᱵᱟᱹᱱᱩᱜ ᱠᱚᱣᱟ ᱚᱠᱚᱭ ᱦᱚᱲ ᱯᱨᱚᱵᱷᱩ ᱡᱤᱥᱩ ᱟᱱᱰᱟᱨ ᱨᱮ ᱢᱮᱱᱟᱭᱟ ᱩᱱᱤ ᱫᱚ ᱱᱩᱠᱟ ᱫᱷᱚᱨᱚᱢ ᱵᱟᱭ ᱠᱩᱥᱤᱭᱟᱜᱼᱟ ᱪᱩᱠᱤ ᱯᱨᱚᱵᱷᱩ ᱡᱤᱥᱩ ᱩᱱᱤ ᱫᱚ ᱱᱩᱭ ᱨᱮᱱ ᱟᱹᱰᱤ ᱮᱱᱴᱤ ᱦᱩᱭᱩᱜ ᱠᱟᱱᱟ ᱡᱩᱫᱤ ᱥᱟᱨᱱᱟ ᱫᱷᱚᱨᱚᱢ ᱵᱚᱱ ᱢᱟᱱᱟᱣᱮᱫ ᱠᱷᱟᱱ ᱟᱹᱫᱤᱵᱟᱹᱥᱤ ᱫᱷᱚᱨᱚᱢ ᱛᱚ ᱦᱚᱲ ᱵᱟᱠᱚ ᱤᱥᱟᱹᱭᱚᱜ ᱛᱟᱵᱚᱱᱟ ᱟᱵᱚ ᱱᱚᱠᱨᱤ ᱪᱟᱹᱠᱨᱤ ᱟᱞᱟᱜ ᱠᱚ ᱵᱚᱱ ᱧᱟᱢᱟ ᱤᱥᱟᱹ ᱡᱚ ᱡᱤᱥᱠᱟ ᱡᱤᱛᱱᱟ ᱟᱵᱟᱫᱤ ᱩᱛᱱᱮ ᱦᱤ ᱩᱥᱠᱟ ᱦᱤᱥᱥᱟ ᱫᱟᱨᱮ ᱤᱥᱟᱹᱭ ᱦᱚᱲ ᱫᱚ ᱩᱱᱠᱩ ᱫᱚ ᱢᱟᱭᱱᱚᱨᱤᱴᱤ ᱨᱮᱠᱚ ᱪᱟᱞᱟᱜ ᱠᱟᱱᱟ ᱩᱱᱠᱩ ᱫᱚ ᱢᱟᱭᱱᱚᱨᱤᱴᱤ ᱨᱮᱭᱟᱜ ᱦᱤᱥᱥᱟᱹ ᱠᱚ ᱡᱚᱢᱟ ᱞᱮᱠᱤᱱ ᱛᱤᱦᱤᱧ ᱩᱱᱠᱩ ᱟᱸᱫᱷᱟᱨ ᱠᱚ ᱫᱚᱦᱚ ᱠᱟᱜ ᱵᱚᱱᱟ ᱫᱩᱭ ᱫᱷᱟᱨᱤ ᱞᱟᱵᱷ ᱵᱟᱱᱟᱨ ᱠᱚ ᱞᱟᱵᱷ ᱫᱟ ᱢᱟᱭᱱᱚᱨᱤᱴᱤ ᱨᱮᱦᱚᱸ ᱞᱟᱵᱷ ᱠᱚ ᱩᱴᱷᱟᱹᱣ ᱫᱟ ᱱᱚᱛᱮ ᱟᱹᱫᱤᱵᱟᱹᱥᱤᱭᱟᱜ ᱦᱚᱸ ᱯᱷᱟᱭᱫᱮ ᱠᱚ ᱩᱴᱷᱟᱹᱣ ᱮᱫᱟ ᱡᱩᱫᱤ ᱛᱤᱦᱤᱧ ᱪᱟᱸᱜᱟ ᱫᱚᱨ ᱠᱚ ᱠᱳᱰᱤᱯᱷᱟᱭ ᱞᱮᱱᱠᱷᱟᱡ ᱛᱚᱵᱮ ᱩᱱᱠᱩ ᱱᱚᱣᱟ ᱡᱟᱹᱛᱤ ᱥᱟᱨᱴᱤᱯᱷᱤᱠᱮᱴ ᱵᱟᱠᱚ ᱧᱟᱢᱟ ᱡᱟᱹᱛᱤ ᱥᱟᱨᱴᱤᱯᱷᱤᱠᱮᱴ ᱵᱟᱠᱚ ᱧᱟᱢ ᱠᱷᱟᱡ ᱱᱩᱠᱨᱤ ᱪᱟᱹᱠᱨᱤ ᱠᱚᱭ ᱦᱚᱸ ᱩᱱᱠᱩ ᱵᱟᱹᱛᱤᱞᱚᱜᱼᱟ ᱠᱚ ᱱᱚᱣᱟ ᱤᱭᱟᱹᱛᱮ ᱩᱱᱠᱩ ᱱᱚᱣᱟ ᱥᱟᱨᱱᱟ ᱫᱷᱚᱨᱚᱢ ᱯᱟᱥᱚᱜ ᱞᱟᱹᱜᱤᱫ ᱛᱮ ᱩᱱᱠᱩ ᱫᱚ ᱱᱚᱣᱟ ᱠᱚ ᱵᱤᱨᱳᱫᱷ ᱮᱫᱟ ᱡᱮᱢᱚᱱ ᱟᱠᱚᱣᱟᱜ ᱫᱷᱚᱨᱚᱢ ᱩᱱᱠᱩ ᱵᱟᱧᱪᱟᱣ ᱛᱟᱦᱮᱱ ᱛᱟᱠᱚ ᱞᱮᱠᱤᱱ ᱱᱩᱠᱩ ᱠᱷᱟᱛᱨᱟ ᱠᱚ ᱧᱮᱞ ᱧᱟᱢ ᱮᱫᱟ ᱤᱥᱟᱹᱭ ᱦᱚᱲ ᱵᱟᱠᱚ ᱵᱟᱧᱪᱟᱣᱟ ᱱᱚᱣᱟ ᱦᱚᱸ ᱩᱱᱠᱩ ᱠᱷᱟᱛᱨᱟ ᱠᱚ ᱧᱮᱞ ᱧᱟᱢᱮᱫ ᱛᱮ ᱚᱱᱟ ᱤᱭᱟᱹᱛᱮ ᱥᱟᱞᱠᱷᱟᱱ ᱢᱩᱨᱢᱩᱣᱟᱜ ᱫᱚᱠᱚ ᱵᱤᱨᱳᱫᱷ ᱮᱫᱟ ᱪᱮᱫᱟᱜ ᱡᱮ ᱱᱚᱣᱟ ᱫᱷᱚᱨᱚᱢ ᱡᱩᱫᱤ ᱠᱚᱰᱤᱯᱷᱟᱭ ᱞᱮᱱᱠᱷᱟᱱ ᱡᱚᱛᱚ ᱥᱟᱱᱛᱟᱞ ᱵᱚᱭᱦᱟ ᱟᱹᱫᱤᱵᱟᱹᱥᱤ ᱱᱚᱣᱟ ᱫᱷᱚᱨᱚᱢ ᱜᱮ ᱟᱠᱚᱨᱮ ᱵᱚᱸᱜᱟ ᱵᱩᱨᱩ ᱥᱮᱫᱟᱭ ᱠᱷᱚᱱ ᱠᱚ ᱯᱩᱡᱟᱹ ᱟᱹᱜᱩ ᱠᱟᱜ ᱠᱚᱣᱟ ᱟᱨ ᱦᱚᱲ ᱱᱤᱛ ᱦᱚᱸᱠᱚ ᱯᱩᱡᱟᱹ ᱟᱠᱚᱣᱟ ᱵᱟᱠᱚ ᱫᱷᱚᱨᱢᱟᱱᱛᱚᱨᱤᱛᱚᱜᱼᱟ ᱚᱱᱟ ᱞᱟᱹᱜᱤᱫ ᱛᱮ ᱩᱱᱠᱩ ᱢᱟᱦᱟᱸᱜᱟ ᱯᱟᱲᱟᱣ ᱠᱚᱣᱟ ᱚᱱᱟ ᱠᱟᱨᱚᱱ ᱛᱮ ᱛᱮᱦᱮᱧ ᱩᱱᱠᱩ ᱫᱚ ᱥᱟᱞᱠᱷᱟᱱ ᱢᱩᱨᱢᱩ ᱠᱚ ᱵᱤᱨᱳᱫᱷ ᱫᱤᱭᱟ ᱡᱮᱢᱚᱱ ᱵᱚᱞᱮ ᱥᱟᱞ ᱤᱭᱟᱹ ᱥᱟᱨᱱᱟ ᱫᱷᱚᱨᱚᱢ ᱟᱞᱚ ᱠᱚᱰᱤᱯᱷᱟᱭ ᱛᱟᱠᱚ ᱟᱨ ᱟᱵᱚ ᱠᱚ ᱦᱟᱹᱴᱤᱧ ᱠᱟᱵᱚᱱᱟ ᱵᱟᱨ ᱵᱷᱟᱜᱽ ᱯᱮ ᱵᱷᱟᱜᱽ ᱨᱮ ᱟᱪᱪᱷᱟ ᱱᱤᱛᱚᱜ ᱱᱤᱭᱟᱹ ᱵᱟᱨᱮ ᱛᱮ ᱱᱩᱱᱟᱹᱜ ᱜᱟᱞᱢᱟᱨᱟᱣᱟ ᱟᱨ ᱱᱤᱛᱚᱜ ᱜᱚᱜᱚ

ᱤᱧᱟᱹᱜ ᱫᱚ ᱵᱷᱟᱹᱭᱟᱹ ᱴᱩᱰᱩ ᱠᱟᱱ ᱛᱤᱧᱟᱹ ᱦᱮᱸ ᱟᱹᱰᱤ ᱱᱟᱯᱟᱭ ᱠᱟᱛᱷᱟ ᱟᱪᱪᱷᱟ ᱱᱤᱭᱟᱹ ᱵᱤᱫᱩ ᱪᱟᱸᱫᱟᱱ ᱵᱚᱸᱜᱟ ᱵᱩᱨᱩ ᱨᱮ ᱪᱮᱫ ᱞᱮᱠᱟ ᱟᱹᱭᱠᱟᱹᱜ ᱠᱟᱱᱟ ᱦᱮᱡ ᱠᱟᱛᱮ ᱱᱟᱯᱟᱭ ᱜᱮ ᱟᱹᱭᱠᱟᱹᱜ ᱠᱟᱱᱟ ᱟᱨ ᱚᱱᱮ ᱠᱟᱹᱯᱤᱭᱟ ᱠᱷᱚᱡ ᱜᱮ ᱵᱚᱞᱮ ᱤᱧ ᱦᱚᱸᱧ ᱵᱚᱞᱚ ᱠᱟᱱᱟ ᱚ ᱟᱹᱰᱤ ᱱᱟᱯᱟᱭ ᱠᱟᱛᱷᱟ ᱟᱨ ᱱᱟᱛᱮ ᱠᱷᱚᱡ ᱟᱨ ᱱᱟᱛᱮ ᱠᱷᱚᱡ ᱢᱤᱫᱴᱮᱱ ᱜᱚᱝᱠᱮ ᱢᱮᱱᱟᱭᱟ ᱦᱮᱸ, ᱟᱹᱰᱤ ᱱᱤᱛᱚᱜ- ᱱᱟᱯᱟᱭ ᱜᱮ ᱦᱮᱸ ᱪᱮᱫ ᱧᱩᱛᱩᱢ ᱞᱮᱠᱟ ᱪᱮᱫ? ᱧᱩᱛᱩᱢ ᱫᱚ ᱫᱤᱜᱷᱤ ᱨᱟᱭᱮᱲ ᱵᱩᱲᱤᱭᱟᱹ ᱛᱟᱹᱞᱩ ᱦᱮᱢᱵᱨᱚᱢ ᱱᱚᱣᱟ ᱥᱚᱨᱱᱟ ᱨᱮ ᱵᱚᱞᱚ ᱠᱟᱛᱮ ᱟᱹᱰᱤ ᱡᱤᱭᱟᱹᱲ ᱜᱮ ᱨᱟᱹᱥᱠᱟᱹ ᱜᱮ ᱢᱚᱡᱽ ᱜᱮ ᱡᱤᱣᱤ ᱡᱟᱹᱛᱤ ᱢᱚᱡᱽ ᱜᱮ ᱛᱟᱦᱮᱱ ᱠᱟᱱᱟ ᱟᱨ ᱟᱨ ᱵᱟᱦᱮ ᱦᱚᱲ ᱚᱱᱠᱟ ᱜᱮᱠᱚ ᱱᱚᱣᱟ ᱨᱮᱠᱚ ᱥᱟᱞᱟᱜᱚ ᱟᱨ ᱠᱚ ᱡᱩᱢᱤᱫᱚᱜ ᱦᱮᱸ ᱟᱹᱰᱤ ᱵᱟᱹᱲᱤᱭᱟᱹ ᱠᱟᱛᱷᱟ ᱡᱚ ᱵᱚᱞᱮ ᱡᱚᱛᱚ ᱠᱚ ᱦᱮᱡ ᱠᱟᱛᱮ ᱟᱹᱰᱤ ᱵᱟᱹᱲᱤᱭᱟᱹ ᱠᱚ ᱨᱟᱹᱥᱠᱟᱹ ᱠᱚ ᱟᱹᱭᱠᱟᱹᱣ ᱮᱫᱟ ᱟᱨ ᱵᱚᱞᱮ ᱥᱟᱨᱱᱟ ᱫᱷᱚᱨᱚᱢ ᱠᱟᱱ ᱜᱮᱭᱟ ᱡᱟᱫᱟ ᱩᱱᱟᱹᱜ ᱠᱷᱚᱨᱪᱟ ᱦᱚᱸ ᱵᱟᱝ ᱦᱩᱭᱩᱜ ᱠᱟᱱᱟ ᱱᱤᱭᱟᱹ ᱨᱮ ᱟᱨ ᱫᱮᱞᱟ ᱢᱟ ᱢᱟᱥᱮ ᱜᱚᱢᱠᱮ ᱟᱢ ᱞᱟᱹᱭ ᱧᱩᱛᱩᱢ ᱞᱟᱹᱭ ᱛᱟᱢ ᱦᱮᱸ ᱱᱚᱣᱟ ᱥᱟᱨᱱᱟ ᱫᱷᱚᱨᱚᱢ ᱵᱚᱞᱚ ᱠᱟᱛᱮ ᱟᱹᱰᱤ ᱢᱚᱡᱽ ᱜᱮ ᱟᱹᱭᱠᱟᱹᱜ ᱠᱟᱱᱟ ᱚᱲᱟᱜ ᱫᱩᱣᱟᱹᱨ ᱦᱚᱸ ᱥᱩᱠ ᱥᱟᱱᱛᱤ ᱵᱩᱡᱷᱟᱹᱜ ᱠᱟᱱ ᱜᱮᱭᱟ ᱵᱚᱞᱮ ᱟᱨ ᱠᱚ ᱫᱷᱚᱨᱚᱢ ᱠᱚᱫᱚ ᱢᱚᱡᱽ ᱜᱮᱭᱟ ᱛᱚ ᱢᱚᱡᱽ ᱜᱮᱭᱟ ᱟᱨ ᱟᱵᱚᱣᱟᱜ ᱠᱟᱱ ᱜᱮᱭᱟ ᱢᱟᱱ ᱟᱵᱚᱣᱟᱜ ᱠᱟᱱ ᱜᱮᱭᱟ ᱟᱹᱰᱤ ᱱᱟᱯᱟᱭ ᱠᱟᱛᱷᱟ ᱟᱨ ᱱᱚᱛᱮ ᱟᱪᱪᱷᱟ ᱜᱚᱜᱚ ᱛᱟᱠᱚ ᱢᱤᱫ ᱵᱟᱨ

ᱵᱚᱞᱮ ᱟᱭᱢᱟ ᱱᱚᱰᱮ ᱦᱮᱱᱟᱜ ᱠᱚᱣᱟ ᱠᱚᱢ ᱥᱮ ᱠᱚᱢ ᱪᱟᱨ ᱯᱟᱸᱪ ᱥᱚ ᱦᱚᱲ ᱠᱚ ᱡᱟᱢᱟᱣ ᱠᱟᱱᱟ ᱟᱨ ᱚᱱᱠᱟ ᱜᱮ ᱵᱟᱹᱭ ᱵᱟᱹᱭᱛᱮ ᱟᱜᱮ ᱵᱚᱱ ᱵᱟᱲᱦᱟᱜ ᱢᱟ ᱟᱹᱰᱤ ᱨᱟᱹᱥᱠᱟᱹ ᱠᱟᱛᱷᱟ ᱡᱚ ᱵᱚᱞᱮ ᱚᱱᱠᱟ ᱵᱟᱹᱭ ᱵᱟᱹᱭ ᱛᱮᱵᱚᱱ ᱡᱩᱢᱤᱫᱚᱜ ᱠᱟᱱᱟ ᱢᱟ ᱛᱚᱵᱮ ᱱᱤᱭᱟᱹ ᱱᱤᱭᱟᱹ ᱪᱮᱱᱮᱞ ᱨᱮ ᱵᱟᱱᱟᱣ ᱨᱮᱜᱮ ᱛᱟᱦᱮᱱ ᱯᱮ ᱟᱹᱫᱤᱵᱟᱹᱥᱤ ᱱᱟᱣᱟ ᱦᱩᱫᱤᱥ ᱨᱮ ᱟᱨ ᱱᱟᱣᱟ ᱦᱩᱫᱤᱥ ᱞᱮᱠᱟ ᱛᱮᱜᱮ ᱟᱯᱮ ᱴᱷᱮᱱ ᱠᱷᱚᱱ ᱵᱷᱤᱰᱤᱭᱳ ᱟᱹᱜᱩ ᱨᱮᱜᱤᱧ ᱛᱟᱦᱮᱱᱟ ᱟᱨ ᱡᱮᱫᱟ ᱥᱟᱵᱥᱠᱨᱟᱭᱤᱵ ᱯᱮ ᱞᱟᱭᱤᱠ ᱯᱮ ᱡᱮᱫᱟ ᱥᱮᱭᱟᱨ ᱯᱮ ᱢᱟ ᱛᱚᱵᱮ ᱡᱚᱦᱟᱨ ᱜᱮ